ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱠᱟᱛᱷᱟ ᱦᱩᱭᱱᱟ ᱟᱵᱚ ᱡᱚᱛᱚᱣᱟᱜ ᱨᱮᱜᱮ ᱥᱮᱪᱮᱫ ᱥᱤᱠᱷᱱᱟᱹᱛ ᱵᱟᱝᱠᱷᱟᱱ ᱟᱵᱚ ᱟᱹᱰᱤ ᱚᱥᱩᱵᱤᱫᱷᱟ ᱨᱮᱵᱚ ᱧᱩᱨᱩᱜ ᱠᱟᱱᱟ ᱵᱤᱵᱷᱤᱱᱱᱚ ᱯᱨᱚᱠᱟᱨ ᱠᱟᱹᱢᱤ ᱨᱮ ᱮᱴᱠᱮᱴᱚᱬᱮ ᱥᱨᱤᱥᱴᱤᱜ ᱠᱟᱱᱟ ᱵᱤᱥᱛᱤ ᱠᱚᱨᱮ ᱟᱵᱚᱣᱟᱜ ᱥᱤᱠᱠᱷᱟ ᱥᱮᱪᱮᱫ ᱵᱟᱝ ᱵᱚ ᱥᱤᱠᱠᱷᱤᱛᱟ ᱢᱮᱱᱛᱮ ᱛᱮᱦᱮᱧ ᱟᱵᱚ ᱥᱚᱢᱟᱡᱽ ᱨᱮ ᱟᱹᱰᱤ ᱞᱟᱛᱟᱨ ᱨᱮ ᱢᱮᱱᱟᱜ ᱵᱚᱱᱟ ᱥᱟᱢᱟᱡᱤᱠᱚ ᱚᱨᱛᱷᱚᱱᱳᱭᱛᱤᱠᱚ ᱢᱟᱱᱚᱥᱤᱠᱚ ᱵᱳᱣᱫᱷᱤᱠᱚ ᱟᱛᱢᱤᱠᱚ ᱠᱷᱮᱛᱨᱮ ᱨᱮ ᱵᱚᱦᱩᱛ ᱯᱨᱚᱠᱟᱨ ᱚᱥᱩᱵᱤᱫᱷᱟ ᱵᱚ ᱥᱨᱤᱥᱴᱤ ᱛᱚᱵᱮ ᱱᱚᱣᱟ ᱠᱚ ᱤᱫᱤ ᱠᱟᱛᱮ ᱟᱹᱞᱤᱧᱟᱜ ᱩᱭᱦᱟᱹᱨ ᱫᱤᱥᱟᱹᱛᱮ ᱥᱤᱠᱠᱷᱟ ᱥᱚᱪᱮᱛᱚᱱᱚᱛᱟ ᱠᱟᱨᱡᱚᱠᱨᱚᱢᱚ ᱟᱵᱚᱣᱟᱜ ᱥᱚᱝᱜᱚᱴᱷᱚᱱ ᱢᱟᱫᱽᱫᱷᱚᱢ ᱛᱮ ᱟᱵᱚᱨᱮᱱ ᱠᱚᱲᱟ ᱠᱚ ᱤᱫᱤ ᱠᱟᱛᱮ ᱥᱤᱠᱠᱷᱟ ᱥᱚᱪᱮᱛᱚᱱᱚᱛᱟ ᱠᱟᱨᱡᱚᱠᱨᱚᱢᱚ ᱪᱟᱹᱞᱩ ᱟᱠᱟᱱᱟ ᱛᱚᱵᱮ ᱱᱚᱣᱟ ᱠᱚ ᱤᱫᱤ ᱠᱟᱛᱮ ᱟᱵᱚᱨᱮᱱ ᱥᱚᱢᱟᱡᱽ ᱨᱮ ᱢᱮᱱᱟᱜ ᱠᱚ ᱦᱚᱲ ᱟᱹᱛᱩ ᱴᱚᱞᱟ ᱨᱮ ᱢᱮᱱᱟᱜ ᱠᱚ ᱦᱚᱲ ᱟᱵᱚᱨᱮᱱ ᱟᱹᱫᱤᱵᱟᱹᱥᱤ ᱦᱚᱲ ᱠᱚ

ᱟᱞᱮᱭᱟᱜ ᱥᱚᱝᱜᱚᱴᱷᱚᱱ ᱢᱟᱫᱽᱫᱷᱚᱢ ᱛᱮᱞᱮ ᱟᱥᱟᱭᱟ ᱛᱚᱵᱮ ᱡᱚᱛᱚ ᱦᱚᱲ ᱜᱮ ᱥᱤᱠᱠᱷᱟ ᱠᱚ ᱧᱟᱢ ᱢᱟ ᱥᱤᱠᱷᱤᱛᱚᱜ ᱢᱟᱠᱚ ᱟᱨ ᱥᱚᱢᱟᱡᱽ ᱛᱟᱞᱟᱨᱮ ᱟᱵᱚᱣᱟᱜ ᱥᱚᱱᱢᱟᱱ ᱛᱟᱦᱮᱱ ᱢᱟ ᱚᱱᱟ ᱠᱚ ᱤᱫᱤ ᱠᱟᱛᱮ ᱟᱞᱮ ᱴᱚᱞᱟ ᱯᱟᱲᱟ ᱨᱮ ᱥᱚᱪᱮᱛᱚᱱᱛᱟ ᱠᱟᱨᱡᱚᱠᱨᱚᱢ ᱨᱮ ᱥᱩᱥᱴᱤᱭᱮᱫ ᱫᱚ ᱚᱱᱟ ᱨᱮᱭᱟᱜ ᱠᱤᱪᱷᱩ ᱡᱷᱚᱞᱚᱠ ᱛᱮᱦᱮᱧ ᱟᱯᱮ ᱠᱚ ᱥᱟᱢᱟᱝ ᱨᱮ ᱩᱫᱩᱜ ᱥᱚᱫᱚᱨᱮᱜᱼᱟ ᱛᱚᱵᱮ ᱢᱟ ᱦᱤᱡᱩᱜ ᱯᱮ ᱡᱚᱛᱚ ᱦᱚᱲ ᱜᱮ ᱚᱱᱟ ᱥᱤᱠᱠᱷᱟ ᱥᱚᱪᱮᱛᱚᱱᱛᱟ ᱠᱟᱨᱡᱚᱠᱨᱚᱢ ᱨᱮᱱᱟᱜ ᱠᱤᱪᱷᱩ ᱡᱷᱚᱞᱚᱠ ᱵᱚ ᱧᱮᱞᱟ ᱢᱟ ᱛᱚᱵᱮ

ᱟᱵᱚ ᱠᱚ ᱟᱵᱚ ᱥᱚᱢᱟᱡᱽ ᱨᱮᱱ ᱦᱚᱲ ᱠᱚ ᱢᱤᱫᱴᱮᱡ ᱛᱮ ᱢᱤᱫ ᱥᱚᱪᱮᱛᱚᱱ ᱵᱟᱨᱛᱟ ᱵᱚᱱ ᱮᱢᱟ ᱠᱚᱣᱟ ᱡᱟᱨ ᱯᱷᱚᱞ ᱨᱮ ᱤᱱᱠᱩ ᱵᱷᱚᱵᱤᱥᱚᱛ ᱨᱮ ᱱᱟ ᱟᱵᱚ ᱵᱩᱲᱟᱹᱭᱟᱱ ᱠᱚᱨᱮ ᱦᱚᱱ ᱠᱚ ᱮᱱ ᱡᱤᱱᱤᱥ ᱠᱚ ᱨᱤᱥᱤᱵᱷ ᱭᱟ ᱨᱤᱥᱤᱵᱷ ᱠᱮᱛᱮ ᱟᱠᱚ ᱯᱟᱭᱤᱴ ᱨᱮ ᱯᱮ ᱤᱫᱤᱭᱟ ᱛᱚᱵᱮ ᱱᱮᱱᱛᱟ ᱠᱟᱡᱤ ᱵᱟᱵᱟ ᱠᱚ ᱥᱤᱠᱠᱷᱟ ᱥᱤᱠᱠᱷᱟ ᱫᱚ ᱪᱮᱱᱟᱜᱼᱟ

ᱤᱫᱤ ᱠᱟᱛᱮ ᱡᱚ ᱥᱤᱠᱠᱷᱟ ᱢᱮᱱᱟᱜᱼᱟ ᱟᱵᱚ ᱡᱩᱫᱤ ᱱᱮᱢ ᱥᱤᱠᱠᱷᱟ ᱵᱟᱵᱚᱫ ᱛᱮᱜᱮ ᱛᱤᱥᱤᱝ ᱱᱤᱱᱛᱟ ᱯᱨᱟᱧᱡᱚᱲ ᱵᱷᱟᱵᱨᱮ ᱥᱚᱵᱮᱱ ᱵᱚ ᱟᱭᱩᱢᱤᱭᱟ ᱮᱵᱚᱝ ᱟᱭᱩᱢ ᱠᱟᱛᱮ ᱟᱵᱚ ᱢᱚᱱ ᱵᱷᱤᱛᱟᱹᱨ ᱵᱚ ᱡᱚᱜᱟᱣᱭᱟ ᱛᱚ ᱥᱤᱠᱠᱷᱟ ᱟᱢ ᱫᱚ ᱥᱤᱠᱠᱷᱤᱛ ᱵᱟᱭ ᱞᱮᱫᱚ ᱪᱤᱱᱟ ᱪᱤᱱᱟ ᱥᱩᱵᱤᱫᱷᱟ ᱵᱟᱭ ᱢᱮᱱ ᱞᱮᱠᱟ ᱦᱤᱥᱟᱹᱵ ᱟᱵᱚ ᱥᱤᱠᱠᱷᱟ ᱨᱮ ᱜᱩᱨᱩᱛᱛᱚ ᱮᱥᱚ ᱮᱥᱚ ᱜᱩᱨᱩᱛᱛᱚᱯᱩᱨᱱᱚ ᱥᱤᱠᱠᱷᱟ ᱵᱚ ᱧᱟᱢ ᱞᱮ ᱨᱮ ᱥᱤᱠᱠᱷᱟ ᱵᱚ ᱦᱟᱛᱟᱣ ᱠᱮ ᱨᱮᱜᱮ ᱟᱵᱚ ᱥᱚᱵᱮᱱ ᱯᱨᱚᱠᱟᱨ ᱩᱱᱱᱚᱛᱤ ᱵᱟᱭ ᱡᱟᱦᱟᱱᱟᱜ ᱵᱟᱭᱤ ᱠᱟᱱᱟ ᱱᱟ ᱡᱚᱱᱢᱚ ᱮᱛᱮ ᱢᱨᱩᱛᱩ ᱯᱚᱨᱡᱚᱱᱛᱚ ᱡᱟᱦᱟᱱᱟᱜ ᱵᱚ ᱪᱤᱠᱟᱹ ᱠᱟᱫᱟ ᱡᱟᱦᱟᱱᱟᱜ ᱵᱚ ᱦᱚᱨᱚᱜ ᱵᱟᱸᱫᱮ ᱠᱟᱫᱟ ᱥᱚᱵᱮᱱ ᱥᱤᱠᱠᱷᱟ ᱢᱮᱱᱟᱜᱼᱟ ᱢᱮᱱᱛᱮ ᱥᱤᱠᱠᱷᱟ ᱠᱚ ᱦᱟᱛᱟᱣ ᱠᱟᱫᱟ ᱢᱮᱱᱛᱮ ᱵᱳᱭᱜᱟᱱᱤᱠ ᱵᱟᱭᱤᱱ ᱟᱵᱤᱥᱠᱟᱨ ᱠᱮᱫᱟ ᱠᱚ ᱟᱨ ᱩᱫᱵᱷᱟᱵᱚᱱ ᱠᱮᱫᱟ ᱠᱚ ᱤᱱᱟᱹ ᱢᱮᱱ ᱛᱮᱜᱮ ᱱᱮᱱ ᱥᱚᱢᱟᱡᱽ ᱥᱤᱠᱠᱷᱟ ᱚᱠᱚᱭ ᱥᱤᱠᱠᱷᱟ ᱚᱠᱚᱭ ᱡᱟᱛᱤᱭᱚ ᱥᱤᱠᱠᱷᱟ ᱡᱟ ᱪᱤᱢᱤᱱ ᱞᱟᱦᱟᱱᱛᱤᱭᱮ ᱟᱭᱟᱨᱟ ᱤᱱᱤ ᱦᱚᱸ ᱤᱢᱤᱱ ᱜᱮ ᱩᱱᱱᱚᱛᱚ ᱮᱵᱚᱝ